ᱜᱟᱛᱮ ᱠᱚ ᱥᱮᱛᱟᱜ ᱨᱮ ᱵᱮᱨᱮᱫ ᱛᱚᱨᱟ ᱵᱟᱨᱟᱱᱫᱟ ᱨᱮᱭ ᱛᱤᱸᱜᱩ ᱟᱠᱟᱱᱟ ᱟᱨ ᱵᱟᱨᱟᱱᱫᱟ ᱨᱮ ᱢᱤᱫᱴᱟᱹᱝ ᱯᱟᱭᱨᱟ ᱮᱠᱞᱟ ᱜᱮ ᱟᱵ ᱟᱠᱟᱱᱟᱭ ᱧᱮᱞᱮ ᱯᱮ ᱱᱚᱜᱼᱚ ᱱᱚᱸᱰᱮ ᱟᱨ ᱵᱟᱦᱨᱮ ᱨᱮᱱᱟᱜ ᱱᱟᱡᱟᱨᱟ ᱦᱚᱸ ᱠᱷᱩᱵᱽ ᱵᱷᱟᱹᱜᱤ ᱧᱮᱞᱚᱜ ᱠᱟᱱᱟ ᱥᱮᱛᱟᱜ ᱵᱮᱲᱟ ᱟᱹᱰᱤ ᱪᱚᱨᱚᱠ᱾ ᱡᱚᱦᱟᱨ ᱜᱮ ᱜᱟᱛᱮ ᱠᱚ ᱟᱨ ᱢᱤᱫᱴᱟᱹᱝ ᱱᱟᱣᱟ ᱵᱞᱚᱜᱽ ᱨᱮ ᱟᱯᱮ ᱠᱚ ᱥᱟᱹᱜᱩᱱ ᱫᱟᱨᱟᱢ᱾ ᱜᱟᱛᱮ ᱠᱚ ᱚᱠᱟ ᱞᱮᱠᱟ ᱢᱮᱱᱟᱜ ᱯᱮᱭᱟ? ᱟᱥᱟᱭᱟᱹᱧ ᱟᱯᱮ ᱦᱚᱸ ᱱᱟᱯᱟᱭ ᱢᱮᱱᱟᱜ ᱯᱮᱭᱟ ᱟᱨ ᱤᱧ ᱦᱚᱸ ᱱᱟᱯᱟᱭ ᱜᱮ ᱢᱤᱱᱟᱹᱧᱟ᱾ ᱜᱟᱛᱮ ᱠᱚ ᱛᱮᱦᱮᱧ ᱫᱚ ᱟᱞᱮ ᱠᱳᱢᱯᱟᱱᱤ ᱨᱮ ᱢᱟᱱᱮ ᱤᱧ ᱚᱠᱟᱨᱮᱧ ᱰᱤᱭᱩᱴᱤ ᱠᱟᱱ ᱫᱚ ᱚᱱᱟ ᱠᱳᱢᱯᱟᱱᱤ ᱨᱮ ᱢᱟᱨᱟᱝ ᱯᱩᱡᱟᱹ ᱦᱩᱭᱩᱜ ᱠᱟᱱᱟ ᱢᱟᱱᱮ ᱫᱩᱨᱜᱟᱹ ᱯᱩᱡᱟᱹ ᱨᱮᱱᱟᱜ ᱫᱚᱥᱨᱟ ᱯᱩᱡᱟᱹ ᱦᱩᱭᱩᱜ ᱠᱟᱱᱟ ᱛᱚᱵᱮ ᱫᱮᱞᱟ ᱵᱚᱱ ᱛᱮᱦᱮᱧ ᱫᱚ ᱟᱞᱮᱭᱟᱜ ᱨᱩᱢ ᱠᱷᱚᱱᱟᱜ ᱠᱳᱢᱯᱟᱱᱤ ᱫᱷᱟᱹᱨᱤᱡ ᱛᱟᱲᱟᱢ ᱛᱤᱧ ᱪᱟᱞᱟᱜ ᱠᱟᱱᱟ ᱛᱚ ᱪᱟᱞᱟᱜ ᱪᱟᱞᱟᱜ ᱚᱠᱛᱚ ᱛᱤᱱᱟᱹᱜ ᱠᱳᱢᱯᱟᱱᱤ ᱠᱚ ᱢᱮᱱᱟᱜᱼᱟ ᱟᱨ ᱛᱤᱱᱟᱹᱜ ᱥᱟᱺᱜᱤᱧᱟ ᱥᱟᱱᱟᱢᱟᱜ ᱤᱧ ᱫᱮᱠᱷᱟᱣ ᱟᱵᱚᱱᱟ ᱟᱨ ᱠᱳᱢᱯᱟᱱᱤ ᱨᱮ ᱛᱮᱦᱮᱧ ᱚᱠᱟ ᱞᱮᱠᱟ ᱵᱚᱸᱜᱟᱭᱟᱠᱚ ᱚᱱᱟ ᱥᱟᱱᱟᱢᱟᱜ ᱤᱧ ᱫᱮᱠᱷᱟᱣ ᱟᱵᱚᱱᱟ ᱛᱚᱵᱮ ᱢᱟ ᱮᱱᱠᱷᱟᱱ ᱜᱟᱛᱮ ᱠᱚ ᱯᱩᱭᱞᱩ ᱠᱷᱚᱱᱟᱜ ᱢᱩᱪᱟᱹᱫ ᱫᱷᱟᱹᱨᱤᱡ ᱵᱷᱤᱰᱤᱭᱳ ᱨᱮ ᱛᱟᱦᱮᱱ ᱛᱟᱵᱚᱱ ᱯᱮ ᱫᱟᱭᱟ ᱠᱟᱛᱮ ᱥᱠᱤᱯ ᱠᱟᱛᱮ ᱟᱞᱚ ᱯᱮ ᱧᱮᱞ ᱛᱟᱵᱚᱱᱟ ᱛᱚᱵᱮ ᱢᱟ ᱮᱱᱠᱷᱟᱱ ᱜᱟᱛᱮ ᱠᱚ ᱛᱮᱦᱮᱧᱟᱜ ᱵᱷᱤᱰᱤᱭᱳ ᱵᱚᱱ ᱮᱛᱚᱦᱚᱵ ᱠᱟᱜ ᱞᱮᱜᱮ

ᱜᱮᱴ ᱦᱚᱸ ᱱᱤᱛ ᱦᱚᱸ ᱟᱹᱣᱨᱤ ᱠᱚ ᱟᱲᱟᱜᱟᱠᱚ ᱜᱮᱴ ᱥᱟᱢᱟᱝ ᱨᱮᱜᱮ ᱦᱚᱸᱜᱼᱱᱟ ᱦᱚᱨ ᱯᱮ ᱧᱮᱞᱮᱫ ᱫᱚ ᱱᱚᱝᱠᱟ ᱛᱮᱜᱮ ᱥᱚᱡᱷᱮ ᱵᱟᱥ ᱥᱴᱮᱱᱰ ᱪᱟᱞᱟᱣ ᱠᱟᱱᱟ ᱛᱚ ᱤᱧ ᱦᱚᱸ ᱱᱚᱣᱟ ᱦᱚᱨ ᱛᱮᱜᱮ ᱛᱟᱲᱟᱢ ᱛᱟᱲᱟᱢ ᱛᱮ ᱥᱚᱡᱷᱮ ᱵᱟᱥ ᱥᱴᱮᱱᱰ ᱤᱧ ᱚᱰᱚᱠᱮᱱᱟ ᱛᱚ ᱧᱮᱞ ᱯᱮ ᱫᱷᱟᱨᱮ ᱫᱷᱟᱨᱮ ᱛᱮ ᱥᱮᱬᱟ ᱥᱮᱬᱟ ᱵᱤᱞᱰᱤᱝ ᱦᱚᱸ ᱢᱮᱱᱟᱜᱼᱟ ᱱᱤᱭᱟᱹ ᱫᱚ ᱦᱩᱭᱩᱜ ᱠᱟᱱᱟ ᱡᱚᱱᱚᱯᱨᱤᱭᱟ ᱠᱚᱞᱚᱱᱤ ᱠᱟᱱᱟ ᱱᱚᱣᱟ ᱠᱚᱞᱚᱱᱤ ᱵᱷᱤᱛᱤᱨ ᱨᱮᱦᱚᱸ ᱢᱤᱫᱴᱟᱝ ᱫᱩᱨᱜᱟᱹ ᱵᱚᱸᱜᱟ ᱠᱚ ᱵᱮᱱᱟᱣ ᱠᱟᱫᱮᱭᱟ ᱠᱚ ᱛᱚ ᱱᱚᱰᱮ ᱦᱚᱸ ᱡᱳᱨᱥᱳᱨ ᱵᱚᱸᱜᱟ ᱟᱨᱟᱢᱵᱚ ᱠᱟᱱᱟ ᱱᱚᱜᱼᱚᱭ ᱧᱮᱞ ᱯᱮ ᱯᱩᱨᱟᱹ ᱵᱟᱢᱲᱮ ᱠᱚ ᱥᱮᱸᱜᱮᱞ ᱫᱷᱚᱨᱟᱣ ᱟᱛᱮ ᱠᱚ ᱵᱚᱸᱜᱟᱭ ᱫᱟᱠᱚ ᱟᱨ ᱯᱟᱥᱮ ᱨᱮ ᱢᱤᱫᱴᱟᱝ ᱢᱚᱱᱫᱤᱨ ᱦᱚᱸ ᱢᱮᱱᱟᱜᱼᱟ ᱱᱤᱭᱟᱹ ᱯᱚᱨᱮ ᱥᱚᱡᱷᱮ ᱞᱟᱦᱟ ᱥᱮᱫ ᱤᱧ ᱪᱟᱞᱟᱣ ᱮᱱᱟ ᱱᱚᱜᱼᱚᱭ ᱞᱮᱸᱜᱟ ᱛᱤ ᱯᱟᱦᱴᱟ ᱯᱮ ᱧᱮᱞᱮᱫᱟ ᱱᱚᱣᱟ ᱫᱚ ᱠᱨᱤᱠᱮᱴ ᱴᱨᱮᱱᱤᱝ ᱮᱠᱟᱰᱮᱢᱤ ᱠᱟᱱᱟ ᱟᱨ ᱱᱚᱣᱟ ᱡᱚᱡᱚᱢ ᱛᱤ ᱯᱟᱦᱴᱟ ᱨᱮ ᱢᱤᱫᱴᱟᱹᱝ ᱥᱨᱤᱱᱤᱵᱟᱥ ᱦᱟᱭ ᱥᱠᱩᱞ ᱢᱮᱱᱛᱮ ᱢᱮᱱᱟᱜᱼᱟ ᱚᱱᱠᱟ ᱛᱮᱜᱮ ᱥᱚᱡᱷᱮ ᱞᱟᱦᱟ ᱥᱮᱫ ᱤᱧ ᱪᱟᱞᱟᱣᱮᱱᱟ ᱚᱱᱟ ᱦᱚᱨ ᱛᱮ ᱧᱮᱞ ᱧᱟᱢᱮᱫ ᱫᱚ ᱱᱚᱣᱟ ᱦᱚᱨ ᱨᱮᱦᱚᱸ ᱢᱤᱫᱴᱟᱹᱝ ᱫᱩᱨᱜᱟᱹ ᱵᱚᱸᱜᱟ ᱠᱚ ᱵᱮᱱᱟᱣ ᱟᱠᱟᱫᱮᱭᱟ ᱠᱚ ᱱᱚᱰᱮ ᱦᱚᱸ ᱡᱳᱨ ᱥᱳᱨ ᱯᱩᱡᱟᱹ ᱪᱟᱞᱟᱜ ᱠᱟᱱᱟ ᱛᱟᱨᱯᱚᱨᱮ ᱦᱚᱸᱜᱼᱚ ᱱᱟ ᱫᱚ ᱥᱚᱡᱷᱮ ᱮᱠᱫᱚᱢ ᱢᱮᱱ ᱨᱳᱰ ᱥᱮᱴᱮᱨ ᱟᱠᱟᱱᱟ ᱱᱚᱣᱟ ᱦᱚᱨ ᱫᱚ ᱚᱱᱮ ᱯᱮ ᱧᱮᱞ ᱥᱟᱢᱟᱝ ᱨᱮᱯᱮ ᱧᱮᱞ ᱧᱟᱢᱮᱫ ᱫᱚ ᱚᱱᱟ ᱫᱚ ᱢᱮᱱ ᱨᱳᱰ ᱠᱟᱱᱟ ᱱᱚᱣᱟ ᱫᱚ ᱡᱚᱱᱚᱯᱨᱤᱭᱚ ᱵᱟᱥ ᱥᱴᱮᱱᱰ ᱱᱚᱣᱟ ᱦᱚᱨ ᱯᱟᱨᱚᱢ ᱠᱟᱛᱮᱫ ᱦᱟᱱᱟ ᱯᱟᱦᱴᱟᱧ ᱥᱮᱱᱚᱜᱼᱟ ᱟᱨ ᱱᱚᱜᱼᱚᱭ ᱧᱮᱞ ᱯᱮ ᱫᱷᱟᱨᱮ ᱫᱷᱟᱨᱮ ᱛᱮ ᱜᱟᱹᱲᱤ ᱠᱚᱠᱚ ᱵᱚᱸᱜᱟ ᱠᱟᱫᱟ ᱠᱚ ᱱᱚᱛᱮ ᱫᱚ ᱵᱤᱥᱥᱚᱠᱚᱨᱢᱟ ᱯᱩᱡᱟᱹ ᱨᱮᱫᱚ ᱵᱟᱠᱚ ᱵᱚᱸᱜᱟᱭᱟ ᱠᱚ ᱫᱩᱨᱜᱟᱹ ᱯᱩᱡᱟᱹ ᱨᱮ ᱜᱟᱹᱲᱤ ᱠᱚᱠᱚ ᱵᱚᱸᱜᱟᱭᱟ ᱠᱚ ᱠᱳᱢᱯᱟᱱᱤ ᱠᱚᱦᱚᱸ ᱠᱚ ᱵᱚᱸᱜᱟᱭᱟ ᱠᱚ ᱜᱟᱛᱮ ᱠᱚ ᱟᱵᱚ ᱥᱮᱫ ᱫᱚ ᱵᱤᱥᱥᱚᱠᱚᱨᱢᱟ ᱯᱩᱡᱟᱹ ᱨᱮᱠᱚ ᱵᱚᱸᱜᱟᱭᱟᱠᱚ ᱱᱚᱛᱮ ᱫᱚ ᱫᱚᱥᱨᱟ ᱨᱮᱠᱚ ᱵᱚᱸᱜᱟᱭᱟᱠᱚ ᱵᱤᱥᱥᱚᱠᱚᱨᱢᱟ ᱯᱩᱡᱟᱹ ᱨᱮ ᱡᱮᱢᱚᱱ ᱜᱟᱹᱰᱤ ᱠᱚ ᱵᱟᱭᱤᱠ ᱠᱚ ᱡᱟᱦᱟᱱᱟᱜ ᱜᱮ ᱟᱵᱚ ᱥᱮᱫ ᱫᱚᱵᱚᱱ ᱵᱤᱥᱥᱚᱠᱚᱨᱢᱟ ᱯᱩᱡᱟᱹ ᱨᱮᱵᱚᱱ ᱵᱚᱸᱜᱟᱭᱟ ᱱᱚᱛᱮ ᱫᱚ ᱵᱤᱥᱥᱚᱠᱚᱨᱢᱟ ᱯᱩᱡᱟᱹ ᱨᱮᱫᱚ ᱪᱮᱫ ᱦᱚᱸ ᱵᱟᱠᱚ ᱵᱚᱸᱜᱟᱭᱟ ᱱᱚᱛᱮ ᱫᱚ ᱱᱚᱜᱼᱚᱭ ᱫᱩᱨᱜᱟᱹ ᱯᱩᱡᱟᱹ ᱨᱮ ᱵᱤᱡᱚᱭᱟ ᱫᱚᱥᱚᱢᱤ ᱦᱤᱞᱳᱜ ᱜᱟᱹᱰᱤ ᱠᱷᱚᱱᱟᱜ ᱟᱨᱟᱢᱵᱷᱚ ᱠᱟᱛᱮ ᱥᱟᱱᱟᱢ ᱠᱳᱢᱯᱟᱱᱤ ᱠᱚ ᱡᱷᱚᱛᱚ ᱜᱮᱠᱚ ᱵᱚᱸᱜᱟᱭᱟ ᱛᱚ ᱞᱟᱦᱟ ᱥᱮᱫ ᱤᱧ ᱪᱟᱞᱟᱣᱮᱱᱟ ᱛᱚ ᱱᱚᱜᱼᱚᱭ ᱡᱚᱡᱚᱢᱛᱤ ᱯᱟᱦᱴᱟ ᱢᱤᱫᱴᱟᱝ ᱜᱮᱴ ᱯᱮ ᱧᱮᱞ ᱧᱟᱢᱮᱫ ᱫᱚ ᱱᱚᱣᱟ ᱫᱚ ᱜᱞᱟᱥ ᱠᱳᱢᱯᱟᱱᱤ ᱜᱮᱴ ᱠᱟᱱᱟ ᱛᱚ ᱛᱮᱦᱮᱧ ᱦᱚᱸ ᱠᱳᱢᱯᱟᱱᱤ ᱵᱚᱱᱫᱚ ᱜᱮᱭᱟ ᱱᱚᱜᱼᱚᱭ ᱱᱚᱣᱟ ᱯᱟᱦᱴᱟ ᱧᱮᱞ ᱮᱫᱟᱯᱮ ᱚᱱᱠᱟᱛᱮ ᱥᱟᱱᱟᱢᱟᱜ ᱱᱚᱣᱟ ᱠᱚᱫᱚ ᱮᱠᱷᱮᱱ ᱠᱳᱢᱯᱟᱱᱤ ᱜᱮ ᱠᱟᱱᱟ ᱥᱟᱢᱟᱝ ᱨᱮ ᱢᱤᱫᱴᱟᱝ ᱱᱚᱜᱼᱚᱭ ᱯᱮ ᱧᱮᱞ ᱧᱟᱢᱮᱫ ᱫᱚ ᱚᱱᱟ ᱦᱚᱨ ᱟᱹᱪᱩᱨ ᱟᱠᱟᱱ ᱴᱷᱮᱱ ᱱᱚᱣᱟ ᱦᱚᱸ ᱢᱤᱫᱴᱟᱝ ᱱᱟᱣᱟ ᱜᱮ ᱠᱳᱢᱯᱟᱱᱤ ᱠᱚ ᱵᱮᱱᱟᱣ ᱟᱠᱟᱫᱟ ᱠᱚ ᱱᱚᱣᱟ ᱦᱚᱸ ᱦᱚᱞᱟ ᱢᱟᱫᱷᱮᱨ ᱜᱮ ᱩᱫᱽᱵᱳᱫᱚᱱ ᱟᱠᱟᱱᱟ ᱟᱨ ᱦᱚᱸ ᱚᱱᱟ ᱜᱮ ᱦᱩᱭᱩᱜ ᱠᱟᱱᱟ ᱜᱞᱟᱥ ᱠᱳᱢᱯᱟᱱᱤ ᱱᱚᱰᱮ ᱫᱚ ᱚᱱᱮ ᱰᱳᱨ ᱠᱚᱨᱮ ᱥᱮᱬᱟ ᱥᱮᱬᱟ ᱜᱞᱟᱥ ᱡᱟᱦᱟᱸ ᱨᱮᱜᱮ ᱞᱟᱜᱟᱜᱼᱟ ᱚᱱᱟ ᱜᱞᱟᱥ ᱠᱳᱢᱯᱟᱱᱤ ᱠᱟᱱᱟ ᱚᱱᱟ ᱠᱳᱢᱯᱟᱱᱤ ᱨᱮᱱᱟᱜ ᱧᱩᱛᱩᱢ ᱫᱚ ᱨᱩᱠᱢᱚᱱᱤ ᱢᱮᱱᱛᱮ ᱧᱩᱛᱩᱢ ᱠᱚ ᱮᱢ ᱟᱠᱟᱫᱟ ᱱᱚᱣᱟ ᱨᱮᱫᱚ ᱱᱚᱰᱮ ᱫᱚ ᱯᱞᱟᱭᱩᱰ ᱤᱭᱟᱹ ᱠᱚ ᱵᱮᱱᱟᱣᱟ ᱯᱞᱟᱭᱣᱩᱰ ᱨᱮᱱᱟᱜ ᱡᱟᱦᱟᱱᱟᱜ ᱠᱟᱯᱟᱴ ᱠᱚ ᱡᱟᱱᱞᱟ ᱠᱚ ᱚᱱᱟ ᱠᱚ ᱵᱮᱱᱟᱣᱟ ᱜᱚᱴᱟ ᱫᱷᱟᱨᱮ ᱜᱮ ᱧᱮᱞ ᱯᱮ ᱮᱠᱷᱮᱱ ᱠᱳᱢᱯᱟᱱᱤ ᱟᱨ ᱠᱳᱢᱯᱟᱱᱤ ᱜᱮ ᱱᱤᱭᱟᱹ ᱞᱮᱸᱜᱟ ᱛᱤ ᱯᱟᱦᱴᱟ ᱦᱚᱸ ᱢᱤᱫᱴᱟᱹᱝ ᱦᱚᱨ ᱟᱹᱪᱩᱨ ᱟᱠᱟᱱᱟ ᱚᱱᱛᱮ ᱨᱮᱦᱚᱸ ᱯᱞᱟᱭᱣᱩᱰ ᱠᱳᱢᱯᱟᱱᱤ ᱢᱮᱱᱟᱜᱼᱟ ᱠᱟᱨᱵᱚᱱ ᱰᱟᱭ ᱚᱠᱥᱟᱭᱤᱰ ᱠᱳᱢᱯᱟᱱᱤ ᱢᱮᱱᱟᱜᱼᱟ ᱟᱨ ᱱᱚᱣᱟ ᱡᱚᱡᱚᱢ ᱛᱤ ᱯᱟᱦᱴᱟ ᱧᱮᱞ ᱯᱮ ᱟᱨ ᱤᱧ ᱱᱤᱛᱚᱜ ᱱᱚᱣᱟ ᱦᱚᱨ ᱨᱮ ᱢᱮᱱᱟᱹᱧ ᱤᱧ ᱫᱚ ᱱᱚᱣᱟ ᱵᱟᱨ ᱯᱟᱦᱴᱟ ᱜᱮ ᱮᱠᱷᱮᱱ ᱠᱳᱢᱯᱟᱱᱤ ᱜᱮ ᱫᱷᱟᱨᱮ ᱫᱷᱟᱨᱮ ᱛᱮ ᱯᱞᱟᱭᱣᱩᱰ ᱠᱳᱢᱯᱟᱱᱤ ᱛᱟᱨᱯᱚᱨᱮ ᱪᱮᱭᱟᱨ ᱠᱳᱢᱯᱟᱱᱤ ᱠᱟᱴ ᱨᱮᱱᱟᱜ ᱠᱳᱢᱯᱟᱱᱤ ᱡᱷᱚᱛᱚ ᱨᱚᱠᱚᱢ ᱟᱨ ᱱᱚᱜᱼᱚᱭ ᱯᱟᱥᱮ ᱨᱮ ᱢᱤᱫᱴᱮᱱ ᱤᱧ ᱫᱮᱠᱷᱟᱣ ᱟᱵᱚᱱᱟ ᱱᱚᱰᱮ ᱫᱚ ᱪᱮᱭᱟᱨ ᱠᱳᱢᱯᱟᱱᱤ ᱠᱟᱱᱟ ᱥᱨᱤᱨᱟᱢ ᱢᱮᱱᱛᱮ ᱪᱚᱞᱚ ᱚᱱᱟ ᱦᱚᱸᱧ ᱫᱮᱠᱷᱟᱣ ᱟᱵᱚᱱᱟ ᱱᱚᱜᱼᱚᱭ ᱧᱮᱞ ᱯᱮ ᱱᱚᱣᱟ ᱞᱮᱸᱜᱟᱛᱤ ᱯᱟᱦᱴᱟ ᱫᱚ ᱦᱩᱭᱩᱜ ᱠᱟᱱᱟ ᱥᱨᱤᱨᱟᱢ ᱪᱮᱭᱟᱨᱥ ᱠᱳᱢᱯᱟᱱᱤ ᱟᱹᱰᱤ ᱢᱟᱨᱟᱝ ᱠᱳᱢᱯᱟᱱᱤ ᱠᱟᱱᱟ ᱟᱨ ᱡᱚᱡᱚᱱᱛᱤ ᱯᱟᱦᱴᱟ ᱦᱚᱸ ᱢᱤᱫᱴᱟᱝ ᱠᱟᱴ ᱠᱚᱨᱮᱱᱟᱜ ᱜᱮ ᱢᱤᱫᱴᱟᱝ ᱠᱳᱢᱯᱟᱱᱤ ᱢᱮᱱᱟᱜᱼᱟ ᱠᱷᱩᱵ ᱵᱷᱟᱹᱜᱤ ᱠᱳᱢᱯᱟᱱᱤ ᱚᱠᱟ ᱥᱮᱫ ᱜᱮᱢ ᱪᱟᱞᱟᱜᱼᱟ ᱚᱱᱛᱮ ᱜᱮ ᱮᱠᱷᱮᱱ ᱠᱳᱢᱯᱟᱱᱤ ᱠᱳᱢᱯᱟᱱᱤ ᱠᱷᱩᱵ ᱵᱷᱟᱹᱜᱤ ᱠᱚ ᱵᱮᱱᱟᱣ ᱟᱠᱟᱫᱟ ᱧᱮᱞ ᱯᱮ ᱤᱧᱟᱹᱜ ᱛᱟᱭᱱᱚᱢ ᱨᱮ ᱱᱚᱣᱟ ᱦᱚᱸ ᱪᱮᱭᱟᱨ ᱠᱳᱢᱯᱟᱱᱤ ᱠᱟᱱᱟ ᱟᱨ ᱱᱚᱜᱼᱚ ᱱᱚᱛᱮ ᱧᱮᱞ ᱯᱮ ᱱᱚᱣᱟ ᱦᱚᱸ ᱪᱮᱭᱟᱨ ᱠᱳᱢᱯᱟᱱᱤ ᱠᱟᱱᱟ ᱢᱟᱱᱮ ᱰᱨᱮᱥᱤᱝ ᱴᱮᱵᱤᱞ ᱠᱷᱚᱱᱟᱜ ᱟᱨᱟᱢᱵᱷᱚ ᱠᱟᱛᱮᱫ ᱡᱚᱛᱚ ᱨᱚᱠᱚᱢ ᱜᱚᱫᱤ ᱠᱚ ᱱᱚᱰᱮ ᱯᱞᱟᱥᱴᱤᱠ ᱠᱚᱨᱮᱱᱟᱜ ᱯᱷᱟᱭᱵᱟᱨ ᱠᱚᱨᱮᱱᱟᱜ ᱥᱟᱱᱟᱢ ᱨᱚᱠᱚᱢᱟᱜ ᱪᱮᱭᱟᱨ ᱠᱚ ᱵᱮᱱᱟᱣᱟ ᱱᱚᱣᱟ ᱠᱳᱢᱯᱟᱱᱤ ᱨᱮᱫᱚ ᱨᱩᱢ ᱠᱷᱚᱱᱟᱜ ᱚᱰᱚᱠ ᱠᱟᱛᱮᱫ ᱯᱨᱟᱭ ᱯᱚᱱᱫᱨᱚ ᱢᱤᱱᱤᱴ ᱤᱧ ᱛᱟᱲᱟᱢ ᱟᱠᱟᱫᱟ ᱱᱚᱜᱼᱚᱭ ᱦᱚᱨ ᱦᱚᱨ ᱛᱮ ᱚᱠᱟ ᱦᱚᱨ ᱦᱚᱸ ᱵᱟᱹᱠᱤ ᱵᱟᱹᱪᱩᱜ ᱠᱟᱜᱼᱟ ᱢᱟᱱᱮ ᱚᱠᱟ ᱡᱟᱭᱜᱟ ᱦᱚᱸ ᱠᱷᱟᱹᱞᱤ ᱵᱟᱹᱪᱩᱜ ᱠᱟᱜᱼᱟ ᱜᱚᱴᱟ ᱫᱷᱟᱨᱮ ᱜᱮ ᱡᱚᱡᱚᱢ ᱛᱤ ᱛᱟᱠ ᱨᱮ ᱞᱮᱸᱜᱟ ᱛᱤ ᱫᱷᱟᱨᱮ ᱮᱠᱷᱮᱱ ᱠᱳᱢᱯᱟᱱᱤ ᱜᱮ ᱯᱮᱨᱮᱡ ᱟᱠᱟᱱᱟ ᱱᱚᱜᱼᱚᱭ ᱧᱮᱞ ᱯᱮ ᱱᱚᱰᱮ ᱢᱤᱫᱴᱟᱝ ᱠᱳᱢᱯᱟᱱᱤ ᱱᱚᱣᱟ ᱫᱷᱟᱨᱮ ᱦᱚᱸ ᱢᱤᱫᱴᱟᱝ ᱠᱳᱢᱯᱟᱱᱤ ᱢᱮᱱᱟᱜᱼᱟ ᱦᱟᱱᱛᱮ ᱥᱟᱢᱟᱝ ᱥᱮᱫ ᱠᱷᱚᱱᱟᱜ ᱤᱧ ᱫᱮᱠᱷᱟᱣ ᱟᱵᱚᱱᱟ ᱱᱚᱜᱼᱚᱭ ᱢᱤᱫᱴᱟᱝ ᱠᱳᱢᱯᱟᱱᱤ ᱢᱟᱱᱮ ᱠᱳᱢᱯᱟᱱᱤ ᱜᱮ ᱯᱮᱨᱮᱡ ᱟᱠᱟᱱᱟ ᱱᱚᱜᱼᱚᱭ ᱢᱤᱫᱴᱟᱝ ᱠᱳᱢᱯᱟᱱᱤ ᱱᱚᱣᱟ ᱫᱚ ᱥᱠᱨᱟᱯ ᱠᱳᱢᱯᱟᱱᱤ ᱠᱟᱱᱟ ᱱᱚᱰᱮ ᱫᱚ ᱥᱟᱱᱟᱢᱟᱜ ᱥᱠᱨᱟᱯ ᱦᱮᱡ ᱠᱟᱛᱮ ᱱᱚᱰᱮ ᱠᱷᱚᱱᱟᱜ ᱢᱮᱞᱰᱤᱝ ᱠᱟᱛᱮ ᱟᱵᱟᱨ ᱫᱩᱥᱨᱟᱹ ᱛᱮ ᱟᱵᱟᱨ ᱢᱮᱬᱦᱮᱫ ᱵᱮᱱᱟᱜᱼᱟ ᱥᱟᱢᱟᱝ ᱨᱮ ᱱᱚᱣᱟ ᱦᱚᱨ ᱯᱮ ᱧᱮᱞ ᱧᱟᱢᱮᱫ ᱫᱚ ᱢᱤᱫᱴᱟᱝ ᱫᱚ ᱪᱟᱞᱟᱣᱮᱱᱟ ᱡᱚᱡᱚᱢ ᱛᱤ ᱯᱟᱦᱴᱟ ᱟᱨ ᱢᱤᱫᱴᱟᱝ ᱫᱚ ᱪᱟᱞᱟᱣᱮᱱᱟ ᱞᱮᱸᱜᱟ ᱛᱤ ᱯᱟᱦᱴᱟ ᱱᱚᱣᱟ ᱞᱮᱸᱜᱟ ᱛᱤ ᱯᱟᱦᱴᱟ ᱚᱠᱟ ᱦᱚᱨ ᱪᱟᱞᱟᱣ ᱠᱟᱱᱟ ᱚᱱᱟ ᱫᱚ ᱢᱮᱱ ᱨᱳᱰ ᱨᱮ ᱵᱟᱡᱟᱜᱼᱟ ᱟᱨ ᱡᱚᱡᱚᱢ ᱛᱤ ᱯᱟᱦᱴᱟ ᱚᱠᱟ ᱪᱟᱞᱟᱣ ᱠᱟᱱᱟ ᱚᱱᱟ ᱫᱚ ᱥᱚᱡᱷᱮ ᱟᱞᱮ ᱠᱳᱢᱯᱟᱱᱤ ᱪᱟᱞᱟᱣ ᱠᱟᱱᱟ ᱛᱚ ᱯᱟᱥᱮᱨᱮ ᱢᱤᱫᱴᱟᱝ ᱠᱳᱢᱯᱟᱱᱤ ᱦᱚᱸ ᱢᱮᱱᱟᱜᱼᱟ ᱚᱱᱟ ᱠᱳᱢᱯᱟᱱᱤ ᱫᱚ ᱱᱤᱛᱚᱜ ᱵᱚᱱᱫᱚ ᱢᱮᱱᱟᱜᱼᱟ ᱜᱮᱴ ᱠᱚ ᱱᱚᱜᱼᱚᱭ ᱵᱚᱱᱫᱚ ᱠᱟᱛᱮᱫ ᱠᱚ ᱫᱚᱦᱚ ᱠᱟᱫᱟ ᱠᱚ ᱛᱚ ᱞᱟᱦᱟᱨᱮᱧ ᱪᱟᱞᱟᱣ ᱠᱟᱛᱮᱧ ᱫᱮᱠᱷᱟᱣ ᱵᱚᱱᱟ ᱚᱱᱟ ᱯᱟᱥᱮ ᱨᱮᱦᱚᱸ ᱟᱨ ᱢᱤᱫᱴᱟᱝ ᱳᱭᱮᱴ ᱴᱟᱨᱵᱳ ᱢᱮᱱᱛᱮ ᱢᱚᱴᱚᱨ ᱠᱳᱢᱯᱟᱱᱤ ᱢᱮᱱᱟᱜᱼᱟ ᱥᱮᱬᱟ ᱥᱮᱬᱟ ᱢᱚᱴᱚᱨ ᱢᱮᱱᱟᱜᱼᱟ ᱱᱚᱣᱟ ᱫᱚ ᱦᱚᱞᱟ ᱯᱩᱡᱟᱹ ᱦᱩᱭ ᱠᱟᱛᱮᱫ ᱛᱮᱦᱮᱧ ᱫᱚ ᱪᱷᱩᱴᱤ ᱠᱚ ᱮᱢ ᱠᱟᱜ ᱠᱚᱣᱟ ᱱᱚᱣᱟ ᱫᱚ ᱯᱞᱟᱱᱴ ᱚᱣᱟᱱ ᱠᱟᱱᱟ ᱟᱨ ᱢᱤᱫᱴᱟᱝ ᱯᱞᱟᱱᱴ ᱴᱩ ᱢᱮᱱᱟᱜᱼᱟ ᱪᱚᱞᱚ ᱞᱟᱦᱟ ᱥᱮᱫ ᱪᱟᱞᱟᱣ ᱠᱟᱛᱮᱫ ᱤᱧ ᱫᱮᱠᱷᱟᱣ ᱵᱚᱱᱟ ᱥᱟᱭᱤᱰ ᱥᱟᱭᱤᱰ ᱛᱮ ᱜᱟᱨᱰᱮᱱ ᱠᱚᱦᱚᱸ ᱠᱷᱩᱵ ᱵᱷᱟᱜᱮ ᱢᱮᱱᱟᱜᱼᱟ ᱱᱚᱣᱟ ᱡᱚᱡᱚᱢ ᱛᱤ ᱯᱟᱦᱴᱟ ᱢᱤᱫᱴᱟᱝ ᱵᱤᱞᱰᱤᱝ ᱞᱮᱠᱟ ᱯᱮ ᱧᱮᱞ ᱧᱟᱢᱮᱫ ᱫᱚ ᱚᱱᱟ ᱜᱮ ᱦᱩᱭᱩᱜ ᱠᱟᱱᱟ ᱯᱞᱟᱱ ᱴᱩ ᱳᱦᱤᱛ ᱠᱳᱢᱯᱟᱱᱤ ᱨᱮᱱᱟᱜ ᱛᱟᱯᱚᱨᱮ ᱞᱟᱦᱟ ᱥᱮᱫ ᱤᱧ ᱪᱟᱞᱟᱣᱮᱱᱟ ᱞᱟᱦᱟ ᱥᱮᱫ ᱱᱚᱜᱼᱚᱭ ᱧᱮᱞ ᱯᱮ ᱟᱞᱮ ᱠᱳᱢᱯᱟᱱᱤ ᱫᱷᱟᱹᱨᱤᱡ ᱮᱠᱷᱮᱱ ᱦᱚᱨ ᱫᱷᱟᱨᱮ ᱫᱷᱟᱨᱮ ᱛᱮ ᱜᱟᱹᱰᱤ ᱞᱟᱭᱤᱱ ᱠᱟᱛᱮ ᱛᱤᱸᱜᱩ ᱢᱮᱱᱟᱜᱼᱟ ᱪᱮᱫᱟᱜ ᱵᱟᱝᱢᱟ ᱠᱳᱢᱯᱟᱱᱤ ᱵᱚᱱᱫᱽ ᱜᱮᱭᱟ ᱱᱤᱛᱚᱜ ᱡᱟᱦᱟᱸ ᱜᱮ ᱢᱟᱞ ᱠᱚ ᱦᱮᱡ ᱟᱠᱟᱱᱟ ᱱᱤᱛᱚᱜ ᱫᱚ ᱵᱟᱝ ᱟᱝᱞᱚᱲᱚᱧᱚᱜᱼᱟ ᱪᱮᱫᱟᱜ ᱵᱟᱝᱢᱟ ᱱᱚᱝᱠᱟᱜᱮ ᱵᱟᱨᱥᱤᱧ ᱛᱤᱸᱜᱩ ᱨᱮᱜᱮ ᱛᱟᱦᱮᱱᱟ ᱛᱚ ᱥᱟᱢᱟᱝ ᱥᱮᱫ ᱟᱵᱟᱨ ᱞᱤᱧ ᱪᱟᱞᱟᱣᱮᱱᱟ ᱡᱚᱡᱚᱢ ᱛᱤ ᱯᱟᱦᱴᱟ ᱧᱮᱞ ᱯᱮ ᱢᱤᱫᱴᱟᱝ ᱨᱳᱰ ᱟᱹᱪᱩᱨ ᱟᱠᱟᱱᱟ ᱚᱱᱟ ᱨᱳᱰ ᱨᱮᱫᱚ ᱦᱟᱱᱛᱮ ᱛᱟᱦᱮᱱᱟ ᱥᱟᱭ ᱜᱟᱨᱰᱮᱱ ᱟᱨ ᱚᱣᱟᱭᱤᱛ ᱴᱟᱨᱵᱳ ᱨᱮᱱᱟᱜ ᱯᱞᱟᱱᱴᱩ ᱟᱨ ᱮᱞᱢᱳᱰ ᱨᱮᱱᱟᱜ ᱰᱤᱡᱤ ᱠᱳᱢᱯᱟᱱᱤ ᱢᱮᱱᱟᱜᱼᱟ ᱢᱟᱱᱮ ᱰᱤᱡᱮᱞ ᱡᱮᱱᱟᱨᱮᱴᱟᱨ ᱛᱚ ᱧᱮᱞ ᱯᱮ ᱱᱚᱣᱟ ᱵᱟᱱᱟᱨ ᱯᱟᱦᱴᱟ ᱜᱮ ᱮᱠᱮᱱ ᱜᱟᱹᱰᱤ ᱜᱮ ᱛᱤᱸᱜᱩ ᱟᱠᱟᱱᱟ ᱟᱞᱮ ᱠᱳᱢᱯᱟᱱᱤ ᱫᱷᱟᱹᱨᱤᱡ ᱮᱠᱮᱱ ᱜᱟᱹᱰᱤ ᱜᱮ ᱛᱤᱸᱜᱩ ᱟᱠᱟᱱᱟ ᱵᱟᱱᱟᱨ ᱯᱟᱦᱴᱟ ᱜᱮ ᱮᱠᱮᱱ ᱜᱟᱹᱰᱤ ᱜᱮ ᱯᱮᱨᱮᱡ ᱟᱠᱟᱱᱟ ᱯᱩᱡᱟᱹ ᱠᱷᱟᱹᱛᱤᱨ ᱡᱚᱛᱚ ᱵᱚᱱᱫᱚ ᱢᱮᱱᱟᱜᱼᱟ ᱵᱟᱱᱟᱨ ᱯᱟᱦᱴᱟ ᱜᱮ ᱮᱠᱫᱚᱢ ᱜᱟᱹᱰᱤ ᱡᱚᱛᱚ ᱠᱮᱱᱴᱮᱱᱟᱨ ᱜᱟᱹᱰᱤ ᱜᱮ ᱦᱮᱡ ᱟᱠᱟᱱᱟ ᱟᱨ ᱱᱚᱜᱼᱚ ᱱᱚᱰᱮ ᱢᱤᱫᱴᱮᱱ ᱜᱮᱴ ᱯᱮ ᱧᱮᱞ ᱧᱟᱢᱮᱫ ᱫᱚ ᱱᱚᱰᱮ ᱫᱚ ᱢᱤᱫᱴᱟᱝ ᱠᱳᱢᱯᱟᱱᱤ ᱢᱟᱱᱮ ᱢᱤᱫᱴᱟᱱ ᱜᱮᱴ ᱨᱮᱜᱮ ᱵᱟᱨᱭᱟ ᱠᱳᱢᱯᱟᱱᱤ ᱢᱮᱱᱟᱜᱼᱟ ᱢᱤᱫᱴᱟᱝ ᱫᱚ ᱦᱩᱭᱩᱜ ᱠᱟᱱᱟ ᱟᱢᱩᱞ ᱠᱳᱢᱯᱟᱱᱤ ᱟᱨ ᱢᱤᱫᱴᱟᱝ ᱫᱚ ᱦᱩᱭᱩᱜ ᱠᱟᱱᱟ ᱢᱟᱱᱮ ᱨᱤᱢᱳᱴ ᱠᱚᱱᱴᱨᱳᱞ ᱯᱷᱮᱱ ᱢᱮᱱᱟᱜᱼᱟ ᱱᱤᱭᱟᱹᱢ ᱯᱟᱨᱚᱢ ᱞᱮᱠᱷᱟᱱ ᱜᱮ ᱟᱞᱮ ᱠᱳᱢᱯᱟᱱᱤ ᱜᱮᱴ ᱧᱮᱞ ᱧᱟᱢᱚᱜᱼᱟ ᱱᱚᱣᱟ ᱦᱩᱭᱩᱜ ᱠᱟᱱᱟ ᱟᱞᱮ ᱠᱳᱢᱯᱟᱱᱤ ᱦᱚᱞᱟ ᱧᱚᱜᱼᱮ ᱧᱮᱞ ᱯᱮ ᱢᱤᱫ ᱧᱤᱫᱟᱹ ᱞᱮ ᱥᱟᱡᱟᱣ ᱠᱟᱫᱟ ᱟᱨᱚ ᱛᱮᱦᱮᱧ ᱦᱚᱸᱠᱚ ᱥᱟᱡᱟᱣᱮᱫ ᱜᱮᱭᱟ

ᱱᱚᱣᱟ ᱦᱩᱭᱩᱜ ᱠᱟᱱᱟ ᱟᱞᱮᱭᱟᱜ ᱚᱯᱷᱤᱥ ᱴᱟᱭᱤᱢ ᱚᱯᱷᱤᱥ ᱢᱮᱥᱟ ᱠᱟᱛᱮᱫ ᱮᱭᱤᱪ ᱟᱨ ᱮᱰᱢᱤᱱ ᱚᱯᱷᱤᱥ ᱟᱨ ᱡᱚᱡᱚᱢ ᱛᱤ ᱯᱟᱦᱴᱟ ᱱᱚᱣᱟ ᱫᱚ ᱦᱩᱭᱩᱜ ᱠᱟᱱᱟ ᱤᱧᱟᱹᱜ ᱠᱮᱵᱤᱱ ᱱᱚᱜᱼᱚᱭ ᱧᱮᱞ ᱯᱮ ᱤᱧᱟᱹᱜ ᱠᱮᱵᱤᱱ ᱴᱟᱜ ᱯᱟᱥᱮ ᱨᱮ ᱤᱱᱤᱡ ᱮᱭᱤᱪ ᱟᱨ ᱮᱥᱤᱥᱴᱮᱱᱴ ᱫᱩᱲᱩᱵ ᱟᱠᱟᱱᱟᱭ ᱯᱨᱚᱥᱟᱫᱽ ᱤᱧ ᱫᱚ ᱵᱟᱭ ᱞᱚᱠᱠᱷᱚ ᱟᱠᱟᱫᱤᱧᱟᱭ ᱧᱮᱞ ᱯᱮ ᱠᱳᱢᱯᱟᱱᱤ ᱜᱚᱴᱟ ᱦᱚᱞᱟ ᱢᱤᱫ ᱧᱤᱫᱟᱹ ᱞᱮ ᱥᱟᱡᱟᱣ ᱠᱟᱫᱟ ᱛᱩᱯᱩ ᱯᱷᱟᱨᱪᱟ ᱟᱵᱟᱨ ᱧᱤᱫᱟᱹ ᱪᱟᱞᱟᱣ ᱠᱟᱛᱮ ᱥᱮᱛᱟᱜ ᱛᱩᱯᱩ ᱯᱷᱟᱨᱪᱟ ᱠᱟᱛᱮ ᱟᱵᱟᱨ ᱥᱟᱹᱛ ᱠᱟᱛᱮ ᱤᱧ ᱦᱮᱡ ᱟᱠᱟᱱᱟ ᱫᱮᱠᱷᱟᱣ ᱵᱚᱱᱟ ᱛᱮᱦᱮᱧ ᱫᱚ ᱥᱟᱨᱟ ᱫᱤᱱ ᱠᱳᱢᱯᱟᱱᱤ ᱨᱮ ᱚᱠᱟ ᱞᱮᱠᱟ ᱵᱚᱸᱜᱟᱭ ᱜᱮᱭᱟ ᱠᱚ ᱱᱚᱛᱮ ᱨᱮ ᱥᱟᱱᱟᱢᱟᱜ ᱤᱧ ᱫᱮᱠᱷᱟᱣ ᱵᱚᱱᱟ ᱛᱮᱦᱮᱧ ᱫᱚ ᱪᱚᱞᱚ ᱵᱚᱱ ᱜᱮᱴ ᱥᱮᱫ ᱜᱮᱴ ᱨᱤᱧ ᱫᱮᱠᱷᱟᱣ ᱵᱚᱱᱟ ᱟᱭᱳ ᱦᱚᱲ ᱠᱚ ᱚᱠᱟ ᱞᱮᱠᱟ ᱠᱚ ᱨᱚᱝᱜᱳᱞᱤᱭᱫᱟ ᱱᱚᱛᱮ ᱫᱚ ᱢᱟᱱᱮ ᱟᱭᱳ ᱦᱚᱲ ᱠᱚ ᱥᱮᱛᱟᱜ ᱨᱮ ᱵᱮᱨᱮᱫ ᱛᱚᱨᱟ ᱟᱠᱚᱣᱟᱜ ᱫᱩᱣᱟᱹᱨ ᱥᱟᱢᱟᱝ ᱨᱮ ᱦᱚᱸᱜᱼᱚ ᱱᱚᱝᱠᱟ ᱠᱚ ᱨᱚᱝᱜᱳᱞᱤᱭᱟᱠᱚ ᱱᱚᱛᱮ ᱫᱚ ᱨᱚᱝᱜᱳᱞᱤ ᱨᱮ ᱠᱷᱩᱵ ᱯᱷᱟᱥᱴ ᱢᱮᱱᱟᱜ ᱠᱚᱣᱟ ᱠᱷᱩᱵ ᱵᱷᱟᱹᱜᱤ ᱠᱚ ᱨᱚᱝᱜᱳᱞᱤ ᱫᱟᱲᱮᱭᱟᱜᱼᱟ ᱠᱚ ᱟᱹᱰᱤ ᱢᱚᱡᱽ ᱱᱚᱜᱼᱚᱭ ᱧᱮᱞ ᱯᱮ ᱜᱟᱛᱮ ᱠᱚ ᱟᱭᱳ ᱦᱚᱲ ᱠᱚ ᱛᱤᱱᱟᱹᱜ ᱪᱚᱨᱚᱠ ᱠᱚ ᱨᱚᱝᱜᱚᱞᱤ ᱠᱟᱫᱟ ᱠᱚ ᱚᱸᱰᱮ ᱦᱮᱯᱤ ᱫᱚᱥᱚᱨᱟ ᱢᱮᱱᱛᱮ ᱚᱞ ᱠᱟᱫᱟ ᱠᱚ ᱟᱨ ᱱᱚᱜᱼᱚᱭ ᱱᱚᱰᱮ ᱢᱤᱫᱴᱟᱹᱝ ᱠᱚ ᱨᱚᱝᱜᱚᱞᱤ ᱠᱟᱫᱟ ᱠᱚ ᱛᱤᱱᱟᱹᱜ ᱪᱚᱨᱚᱠ ᱟᱹᱰᱤ ᱢᱚᱡᱽ ᱟᱨᱚ ᱵᱷᱤᱛᱤᱨᱤᱧ ᱫᱮᱠᱷᱟᱣ ᱵᱚᱱᱟ ᱵᱷᱤᱛᱤᱨ ᱨᱮᱱᱟᱜ ᱦᱚᱨ ᱚᱠᱟ ᱜᱮᱴ ᱠᱷᱚᱱᱟᱜ ᱵᱷᱤᱛᱤᱨ ᱵᱚᱞᱚᱣ ᱠᱟᱱᱟ ᱚᱱᱟ ᱦᱚᱨ ᱨᱮᱦᱚᱸ ᱠᱚ ᱮᱠᱫᱚᱢ ᱠᱚ ᱨᱚᱝᱜᱚᱞᱤ ᱤᱫᱤ ᱠᱟᱫᱟ ᱠᱚ ᱱᱚᱜᱼᱚᱭ ᱧᱮᱞ ᱯᱮ ᱛᱤᱱᱟᱹᱜ ᱪᱚᱨᱚᱠ ᱠᱚ ᱨᱚᱝᱜᱚᱞᱤ ᱠᱟᱫᱟ ᱨᱚᱝᱜᱚᱞᱤ ᱨᱮᱫᱚ ᱯᱷᱟᱥᱴ ᱢᱮᱱᱟᱜ ᱠᱚ ᱠᱷᱩᱵ ᱪᱚᱨᱚᱠ ᱠᱚ ᱨᱚᱝᱜᱚᱞᱤ ᱫᱟᱲᱮᱭᱟᱜᱼᱟ ᱤᱱᱠᱟᱹᱜᱮ ᱵᱷᱤᱛᱤᱨ ᱵᱚᱱ ᱪᱟᱞᱟᱜᱼᱟ ᱵᱷᱤᱛᱤᱨ ᱨᱮᱱᱟᱜ ᱚᱠᱟᱨᱮ ᱯᱩᱡᱟᱹ ᱦᱩᱭᱩᱜᱼᱟ ᱚᱱᱟ ᱦᱚᱸ ᱠᱟᱹᱡ ᱤᱧ ᱫᱮᱠᱷᱟᱣ ᱟᱹᱜᱩ ᱟᱵᱚᱱᱟ ᱱᱚᱜᱼᱚᱸᱭ ᱟᱞᱮᱭᱟᱜ ᱠᱳᱢᱯᱟᱱᱤ ᱮᱰᱢᱤᱱ ᱵᱞᱚᱠ ᱚᱯᱷᱤᱥ ᱥᱟᱢᱟᱝ ᱨᱮ ᱢᱤᱫᱴᱟᱝ ᱟᱹᱰᱤ ᱪᱚᱨᱚᱠ ᱜᱟᱨᱰᱮᱱ ᱞᱮᱠᱟ ᱢᱮᱱᱟᱜᱼᱟ ᱚᱱᱟ ᱯᱟᱦᱴᱟ ᱫᱩᱲᱩᱵ ᱫᱩᱲᱩᱵ ᱵᱟᱲᱟ ᱞᱟᱹᱜᱤᱫ ᱢᱮᱱᱟᱜᱼᱟ ᱯᱩᱨᱟᱹ ᱜᱟᱨᱰᱮᱱ ᱟᱹᱰᱤ ᱪᱚᱨᱚᱠ ᱧᱮᱞ ᱯᱮ ᱥᱤᱱᱟᱨᱤ ᱛᱤᱱᱟᱹᱜ ᱪᱚᱨᱚᱠ ᱧᱮᱞᱚᱜ ᱠᱟᱱᱟ ᱪᱚᱞᱚ ᱚᱠᱟᱨᱮ ᱯᱩᱡᱟᱹ ᱦᱩᱭᱩᱜᱼᱟ ᱚᱱᱟ ᱢᱮᱱ ᱢᱚᱱᱫᱤᱨ ᱴᱟᱜ ᱤᱧ ᱫᱮᱠᱷᱟᱣ ᱵᱚᱱᱟ ᱜᱟᱛᱮ ᱠᱚ ᱱᱚᱜᱼᱚᱭ ᱧᱮᱞ ᱯᱮ ᱦᱚᱞᱟ ᱢᱤᱫ ᱧᱤᱫᱟᱹ ᱱᱚᱣᱟ ᱠᱚᱞᱮ ᱰᱮᱠᱳᱨᱮᱥᱚᱱ ᱟᱠᱟᱫᱟ ᱛᱮᱦᱮᱧ ᱱᱚᱰᱮ ᱜᱮ ᱯᱩᱡᱟᱹ ᱦᱩᱭᱩᱜᱼᱟ ᱯᱩᱡᱟᱹ ᱱᱤᱛᱚᱜ ᱦᱚᱸ ᱟᱹᱣᱨᱤ ᱟᱨᱟᱢᱵᱷᱚᱜᱼᱟ ᱯᱩᱡᱟᱹ ᱟᱨᱟᱢᱵᱷᱚ ᱞᱮᱱᱜᱮ ᱛᱟᱨᱯᱚᱨᱮᱧ ᱫᱮᱠᱷᱟᱣ ᱵᱚᱱᱟ ᱱᱩᱠᱩ ᱧᱮᱞ ᱠᱚᱯᱮ ᱜᱟᱛᱮ ᱠᱚ ᱯᱩᱡᱟᱹ ᱟᱨᱟᱢᱵᱷᱚ ᱛᱮ ᱟᱨᱚ ᱯᱟᱸᱪ ᱫᱚᱥ ᱢᱤᱱᱤᱴ ᱵᱟᱹᱠᱤ ᱢᱮᱱᱟᱜᱼᱟ ᱱᱤᱛᱚᱜ ᱡᱳᱨ ᱥᱳᱨ ᱥᱟᱯᱲᱟᱣ ᱨᱮ ᱵᱮᱥᱛᱚ ᱢᱮᱱᱟᱜ ᱠᱚᱣᱟ ᱧᱮᱞ ᱠᱚᱯᱮ

ᱟᱨ ᱱᱚᱰᱮ ᱟᱞᱮ ᱨᱮᱱ ᱥᱴᱟᱯᱷ ᱠᱚ ᱡᱷᱚᱛᱚ ᱚᱯᱮᱠᱠᱷᱟ ᱟᱠᱟᱫᱟ ᱠᱚ ᱱᱚᱜᱼᱚᱭ ᱧᱮᱞ ᱠᱚᱯᱮ ᱟᱞᱮ ᱨᱮᱱ ᱯᱩᱨᱟᱹ ᱠᱳᱢᱯᱟᱱᱤ ᱮᱢᱯᱞᱚᱭ ᱟᱨ ᱦᱚᱸᱜᱼᱚ ᱱᱚᱰᱮ ᱢᱤᱫᱴᱟᱝ ᱠᱚᱦᱚᱲᱟ ᱯᱮ ᱧᱮᱞ ᱧᱟᱢᱮᱫᱟ ᱚᱱᱟ ᱠᱚᱦᱚᱲᱟ ᱫᱚ ᱦᱩᱭᱩᱜ ᱠᱟᱱᱟ ᱱᱚᱣᱟ ᱯᱩᱡᱟᱹ ᱨᱮ ᱢᱤᱫᱴᱟᱝ ᱵᱚᱫᱟ ᱥᱚᱢᱟᱱ ᱢᱤᱫᱴᱟᱝ ᱠᱚᱦᱚᱲᱟ ᱱᱚᱣᱟ ᱜᱮ ᱦᱟᱸᱜ ᱯᱚᱥᱟᱜᱟᱭ ᱛᱚ ᱰᱮᱠᱳᱨᱮᱥᱚᱱ ᱦᱚᱸ ᱧᱮᱞ ᱯᱮ ᱛᱤᱱᱟᱹᱜ ᱪᱚᱨᱚᱠ ᱰᱮᱠᱳᱨᱮᱥᱚᱱ ᱠᱚᱢᱯᱞᱤᱴ ᱟᱠᱟᱱᱟ ᱛᱚᱞᱮ ᱛᱟᱺᱜᱤ ᱦᱟᱛᱟᱲᱟ ᱛᱤᱨᱮ ᱢᱟᱱᱮ ᱵᱟᱢᱲᱮ ᱦᱤᱡᱩᱜ ᱠᱟᱱᱟᱭ ᱫᱚᱥ ᱯᱚᱱᱫᱨᱚ ᱢᱤᱱᱤᱴ ᱴᱟᱭᱤᱢ ᱞᱟᱜᱟᱜ ᱟᱭ ᱞᱟᱹᱭ ᱠᱟᱫᱟᱭ ᱛᱚ ᱩᱱᱟᱹᱜ ᱫᱷᱟᱹᱨᱤᱡ ᱫᱚ ᱚᱯᱮᱠᱠᱷᱟ ᱦᱟᱛᱟᱲ ᱦᱩᱭᱩᱜᱼᱟ ᱪᱮᱫᱟᱜ ᱵᱟᱝᱢᱟ ᱢᱟᱲᱟᱝ ᱜᱮᱴ ᱨᱮ ᱯᱩᱡᱟᱹ ᱦᱩᱭᱩᱜᱼᱟ ᱜᱮᱴ ᱯᱩᱡᱟᱹ ᱠᱚᱢᱯᱞᱤᱴ ᱞᱮᱱᱠᱷᱟᱱ ᱵᱷᱤᱛᱤᱨ ᱨᱮ ᱪᱟᱞᱟᱣ ᱠᱟᱛᱮᱫ ᱯᱩᱡᱟᱹ ᱦᱩᱭᱩᱜᱼᱟ ᱛᱚ ᱚᱯᱮᱠᱠᱷᱟ ᱦᱟᱛᱟᱲ ᱠᱟᱫᱟᱞᱮ ᱛᱤᱨᱮ ᱵᱟᱢᱲᱮ ᱦᱤᱡᱩᱜ ᱠᱟᱱᱟᱭ ᱱᱩᱠᱩ ᱧᱮᱞ ᱠᱚᱯᱮ ᱥᱟᱱᱟᱢ ᱥᱴᱟᱯ ᱚᱯᱮᱠᱠᱷᱟ ᱠᱟᱛᱮᱫ ᱢᱮᱱᱟᱜ ᱠᱚᱣᱟ

ᱥᱟᱱᱟᱢᱟᱜ ᱯᱩᱡᱟᱹ ᱠᱚᱢᱯᱞᱤᱴ ᱮᱱᱟ ᱱᱤᱛᱚᱜ ᱫᱚ ᱵᱷᱤᱛᱤᱨ ᱯᱩᱡᱟᱹ ᱵᱟᱹᱠᱤ ᱢᱮᱱᱟᱜᱼᱟ ᱵᱷᱤᱛᱤᱨ ᱨᱮᱵᱚᱱ ᱪᱟᱞᱟᱣ ᱞᱮᱱᱜᱮ ᱵᱷᱤᱛᱤᱨ ᱨᱮ ᱪᱮᱫ ᱞᱮᱠᱟ ᱯᱩᱡᱟᱹ ᱦᱩᱭᱩᱜᱼᱟ ᱚᱱᱟ ᱦᱚᱧ ᱫᱮᱠᱷᱟᱣ ᱵᱚᱱᱟ ᱜᱟᱛᱮ ᱠᱚ ᱧᱮᱞ ᱯᱮ ᱱᱚᱰᱮ ᱦᱚᱸ ᱯᱩᱡᱟᱹ ᱮᱛᱚᱦᱚᱵ ᱟᱠᱟᱱᱟ ᱱᱤᱭᱟᱹ ᱯᱩᱡᱟᱹ ᱛᱟᱭᱱᱚᱢ ᱱᱚᱣᱟ ᱯᱩᱡᱟᱹ ᱪᱟᱵᱟ ᱞᱮᱱᱠᱷᱟᱱ ᱜᱮ ᱥᱟᱱᱟᱢ ᱦᱚᱲ ᱢᱤᱥᱴᱤ ᱯᱮᱠᱮᱴ ᱦᱟᱛᱟᱣ ᱠᱟᱛᱮ ᱚᱲᱟᱜ ᱠᱚ ᱥᱮᱱᱚᱜ ᱟᱠᱚ

ᱜᱟᱛᱮ ᱠᱚ ᱵᱚᱸᱜᱟ ᱪᱟᱵᱟᱭᱮᱱᱟ ᱯᱩᱡᱟᱹ ᱠᱟᱛᱮ ᱡᱷᱚᱛᱚ ᱦᱚᱲ ᱠᱚ ᱪᱟᱞᱟᱣ ᱠᱟᱱᱟ ᱤᱧ ᱜᱮ ᱞᱟᱥᱴ ᱨᱮ ᱵᱟᱹᱠᱤ ᱢᱤᱱᱟᱹᱧᱟ ᱱᱚᱜᱼᱚᱭ ᱧᱮᱞ ᱯᱮ ᱠᱳᱢᱯᱟᱱᱤ ᱨᱮᱱᱟᱜ ᱯᱩᱡᱟᱹ ᱟᱨ ᱚᱠᱟ ᱡᱤᱱᱤᱥ ᱤᱧ ᱞᱟᱹᱭᱟᱫ ᱯᱮ ᱛᱟᱦᱮᱸᱫ ᱫᱚ ᱠᱚᱦᱚᱸᱰᱟ ᱠᱚᱦᱚᱸᱰᱟ ᱱᱚᱛᱮ ᱫᱚ ᱠᱚᱦᱚᱸᱰᱟ ᱠᱚ ᱯᱚᱥᱟᱜ ᱠᱟᱜ ᱯᱚᱥᱟᱜ ᱟᱠᱚ ᱢᱟᱱᱮ ᱢᱤᱫᱴᱟᱹᱝ ᱵᱚᱫᱟ ᱥᱚᱢᱟᱱ ᱢᱤᱫᱴᱟᱹᱝ ᱠᱚᱦᱚᱸᱰᱟ ᱛᱚ ᱠᱳᱢᱯᱟᱱᱤ ᱨᱮ ᱢᱮᱨᱚᱢ ᱠᱚᱫᱚ ᱵᱟᱠᱚ ᱤᱭᱟᱹ ᱠᱚᱣᱟ ᱠᱚ ᱵᱚᱞᱤ ᱠᱚᱣᱟ ᱠᱚ ᱚᱱᱟ ᱠᱷᱟᱹᱛᱤᱨ ᱜᱮ ᱢᱮᱨᱚᱢ ᱵᱚᱫᱚᱞ ᱛᱮ ᱠᱚᱦᱚᱸᱰᱟ ᱠᱚ ᱯᱚᱥᱟᱜ ᱟᱠᱚ ᱛᱚ ᱱᱚᱣᱟ ᱜᱮ ᱪᱮᱛᱟ ᱱᱚᱰᱮᱱᱟᱜ ᱱᱤᱭᱚᱢ ᱠᱟᱱᱟ ᱵᱟᱹᱧ ᱵᱟᱲᱟᱭᱟ ᱚᱱᱟ ᱫᱚ ᱪᱮᱫ ᱠᱷᱟᱹᱛᱤᱨ

ᱡᱚᱛᱚ ᱦᱚᱲ ᱠᱚ ᱪᱟᱞᱟᱣ ᱪᱟᱵᱟᱭᱮᱱᱟ ᱢᱤᱥᱴᱤ ᱠᱚ ᱫᱚᱢᱮ ᱞᱮ ᱡᱚᱢ ᱠᱮᱫᱟ ᱢᱤᱥᱴᱤ ᱠᱚᱞᱮ ᱦᱟᱹᱴᱤᱧᱟᱫ ᱠᱚᱣᱟ ᱟᱨ ᱤᱧ ᱦᱚᱸ ᱢᱤᱥᱴᱤ ᱠᱚᱠᱚ ᱮᱢ ᱠᱟᱜ ᱞᱮᱭᱟ ᱢᱚᱴᱟᱢᱩᱴᱤ ᱜᱟᱛᱮ ᱠᱚ ᱧᱮᱞ ᱯᱮ ᱛᱤᱱᱟᱹᱜ ᱜᱟᱱ ᱢᱤᱥᱴᱤ ᱠᱚ ᱮᱢ ᱠᱟᱜ ᱞᱮᱭᱟ ᱛᱚᱵᱮ ᱢᱟ ᱮᱱᱠᱷᱟᱱ ᱜᱟᱛᱮ ᱠᱚ ᱚᱯᱷᱤᱥ ᱠᱚ ᱥᱟᱱᱟᱢᱟᱜ ᱤᱧ ᱫᱮᱠᱷᱟᱣᱟᱫ ᱯᱮᱭᱟ ᱠᱳᱢᱯᱟᱱᱤ ᱦᱚᱸᱧ ᱫᱮᱠᱷᱟᱣᱟᱫ ᱯᱮᱭᱟ ᱛᱮᱦᱮᱧᱟᱜ ᱵᱷᱤᱰᱤᱭᱳ ᱡᱩᱫᱤ ᱯᱮ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱠᱚᱢᱮᱱᱴ ᱛᱟᱵᱚᱱ ᱯᱮ ᱟᱨ ᱵᱮᱥᱤ ᱵᱮᱥᱤ ᱥᱮᱭᱟᱨᱤᱧ ᱛᱟᱵᱚᱱ ᱯᱮ ᱟᱨ ᱵᱮᱥᱤ ᱵᱮᱥᱤ ᱥᱟᱯᱳᱨᱴᱤᱧ ᱛᱟᱵᱚᱱ ᱯᱮ ᱜᱟᱛᱮ ᱠᱚ ᱛᱮᱦᱮᱧ ᱠᱟᱨ ᱢᱚᱛᱚᱱ ᱵᱤᱫᱟᱹᱧ ᱦᱟᱛᱟᱣᱮᱫᱟ ᱟᱭᱢᱟ ᱥᱟᱨᱦᱟᱣ ᱱᱟᱯᱟᱭ ᱛᱮ ᱛᱟᱦᱮᱱ ᱛᱟᱵᱚᱱ ᱯᱮ ᱟᱨ ᱫᱩᱨᱜᱟᱹ ᱯᱩᱡᱟᱹ ᱦᱚᱸ ᱱᱟᱯᱟᱭ ᱛᱮ ᱧᱮᱞ ᱛᱟᱵᱚᱱ ᱯᱮ ᱢᱟ ᱮᱱᱠᱷᱟᱱ ᱜᱟᱛᱮ ᱠᱚ ᱛᱮᱦᱮᱧ ᱠᱟᱨ ᱢᱚᱛᱚᱱ ᱮᱫᱟ ᱟᱭᱢᱟ ᱥᱟᱨᱦᱟᱣ ᱡᱚᱦᱟᱨ ᱵᱟᱭ ᱵᱟᱭ